ᱩᱱᱤ ᱫᱚ ᱠᱟᱹᱢᱤᱭᱟᱹ ᱠᱚ ᱫᱤᱱ ᱨᱮ ᱢᱤᱢᱤᱫ ᱴᱟᱠᱟ ᱠᱟᱛᱮ ᱮᱢᱟ ᱠᱚᱭ ᱟᱹᱜᱩᱪᱟᱫ ᱠᱚᱣᱟ ᱟᱨ ᱫᱟᱜ ᱵᱟᱜᱽᱣᱟᱱ ᱛᱮᱭᱮ ᱠᱳᱞ ᱠᱟᱫ ᱠᱚᱣᱟ ᱟᱫᱚ ᱩᱱᱤ ᱫᱚ ᱵᱟᱹᱥᱭᱟᱹᱢ ᱵᱮᱨ ᱚᱠᱛᱮ ᱚᱰᱚᱠ ᱥᱮᱱᱮᱱᱟ ᱟᱨ ᱵᱟᱡᱟᱨ ᱨᱮ ᱛᱮᱸᱜᱚ ᱵᱟᱲᱟᱭ ᱠᱟᱱ ᱮᱴᱟᱜ ᱠᱚᱭ ᱧᱮᱞ ᱧᱟᱢ ᱠᱮᱫ ᱠᱚᱣᱟ ᱟᱨᱮ ᱢᱮᱛᱟᱫ ᱠᱚᱣᱟ ᱫᱩ ᱟᱯᱮ ᱫᱚ ᱤᱧᱟᱹᱜ ᱫᱟᱜ ᱵᱟᱜᱽᱣᱟᱱ ᱛᱮ ᱪᱟᱞᱟᱜ ᱯᱮ ᱟᱨ ᱚᱠᱟ ᱚᱠ ᱠᱟᱱ ᱛᱟᱯᱮ ᱚᱱᱟ ᱫᱚᱧ ᱮᱢᱟ ᱯᱮ ᱟᱫᱚ ᱠᱚ ᱪᱟᱞᱟᱣᱮᱱᱟ ᱩᱱᱤ ᱫᱚ ᱟᱨᱦᱚᱸ ᱛᱤᱠᱤᱱ ᱟᱨ ᱛᱟᱨᱟᱥᱤᱧ ᱵᱮᱨ ᱚᱠᱛᱮ ᱜᱟᱱᱮ ᱚᱰᱚᱠ ᱪᱟᱞᱟᱣᱮᱱᱟ ᱟᱨ ᱯᱟᱹᱦᱤᱞ ᱞᱮᱠᱟ ᱠᱮᱫᱟ

ᱪᱮᱫᱟᱜ ᱟᱹᱣᱲᱤᱭᱟᱜ ᱛᱮᱸᱜᱚ ᱵᱟᱲᱟᱭ ᱠᱟᱱᱟ ᱩᱱᱠᱩ ᱫᱚᱠᱚ ᱞᱟᱹᱭ ᱟᱫᱮᱭᱟ ᱚᱠᱚᱭ ᱦᱚᱸ ᱮᱱᱛᱮ ᱵᱟᱠᱚ ᱟᱹᱪᱩᱭᱮᱫ ᱞᱮᱭᱟ ᱩᱱᱤ ᱫᱚᱭ ᱢᱮᱛᱟᱫ ᱠᱚᱣᱟ ᱫᱩ ᱟᱯᱮ ᱦᱚᱸ ᱤᱧᱟᱹᱜ ᱫᱟᱜ ᱵᱟᱜᱽᱣᱟᱱ ᱛᱮ ᱪᱟᱞᱟᱜ ᱯᱮ

ᱱᱩᱠᱩ ᱛᱟᱭᱚᱢ ᱨᱮᱱ ᱠᱚ ᱫᱚ ᱢᱤᱫ ᱜᱷᱟᱱᱴᱟ ᱜᱮᱠᱚ ᱠᱟᱹᱢᱤ ᱟᱠᱟᱫᱟ ᱟᱨ ᱟᱢ ᱫᱚ ᱟᱞᱮ ᱵᱟᱨᱟᱵᱟᱨᱤ ᱠᱮᱫ ᱠᱚᱣᱟ ᱩᱱᱠᱩ ᱫᱚ ᱫᱤᱱᱟᱹᱢ ᱚᱠᱚᱭ ᱫᱚ ᱫᱤᱱᱟᱹᱢ ᱡᱷᱟᱨᱞᱟ ᱡᱷᱟᱹᱨᱞᱤ ᱥᱤᱛᱩᱝ ᱨᱮᱞᱮ ᱠᱷᱟᱴᱟᱣ ᱟᱠᱟᱫ ᱠᱤᱥᱟᱹᱬ ᱫᱚ ᱩᱱᱠᱩ ᱢᱩᱫᱽ ᱨᱮᱱ ᱢᱤᱫ ᱦᱚᱲᱮ ᱨᱚᱲ ᱨᱩᱣᱟᱹᱲ ᱟᱫᱮᱭᱟ ᱮ ᱜᱟᱛᱮ ᱤᱧ ᱫᱚ ᱵᱟᱪᱚᱝ ᱮᱦᱚᱵ ᱟᱠᱟᱫ ᱪᱮᱫ ᱢᱤᱫ ᱴᱟᱠᱟ ᱨᱮᱭᱟᱜ ᱢᱤᱫ ᱤᱧ ᱛᱩᱞᱩᱡ ᱵᱟᱢ ᱵᱚᱡᱽᱞᱟᱜᱼᱟ ᱟᱢᱟᱜ ᱮᱨ ᱦᱚᱸ ᱦᱟᱛᱟᱣ ᱠᱟᱜ ᱢᱮ ᱟᱨ ᱪᱟᱞᱟᱜ ᱢᱮ ᱱᱩᱭ ᱛᱟᱭᱚᱢ ᱨᱤᱱᱤᱡ ᱫᱚ ᱟᱢ ᱞᱮᱠᱟ ᱮᱢᱟᱭᱤᱧ ᱢᱮᱱ ᱡᱚᱝ ᱠᱟᱱᱟ ᱪᱮᱫ ᱤᱧᱟᱹᱜ ᱥᱚᱢᱯᱚᱫ ᱫᱚ ᱤᱧᱤᱧ ᱢᱮᱱ ᱡᱚᱝ ᱞᱮᱠᱟ ᱡᱟᱦᱟᱸ ᱜᱮ ᱪᱮᱠᱟᱭ ᱫᱚᱭ ᱵᱟᱝ ᱜᱟᱱᱚᱜ ᱛᱤᱧ ᱛᱮ ᱤᱧᱤᱧ ᱵᱷᱟᱹᱜᱤ ᱜᱮᱛᱮ ᱪᱟᱜ ᱟᱢᱟᱜ ᱢᱮᱫ ᱫᱚ ᱪᱮᱫᱟᱜ ᱡᱚᱞᱚᱜ ᱠᱟᱱ ᱛᱟᱢᱟ ᱚᱱᱠᱟᱜᱮ ᱛᱟᱭᱚᱢ ᱛᱮᱱ ᱠᱚᱠᱚ